ᱫᱤᱥ ᱦᱩᱫᱤᱥ ᱥᱟᱶᱛᱟ ᱮᱵᱷᱮᱱ ᱤᱭᱩᱴᱩᱵᱽ ᱪᱮᱱᱮᱞ ᱠᱷᱚᱱ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱵᱟᱲᱟᱭ ᱜᱮᱭᱟ ᱵᱚᱱ ᱟᱥᱟᱢ ᱪᱚᱞᱚ ᱡᱟᱦᱟᱸᱭ ᱟᱵᱚ ᱨᱮᱱ ᱟᱹᱭᱩᱨᱤᱭᱟᱹ ᱥᱟᱞᱠᱷᱟᱱ ᱢᱩᱨᱢᱩ ᱟᱹᱭᱩᱨ ᱛᱮᱵᱚᱱ ᱪᱟᱞᱟᱜ ᱠᱟᱱᱟ ᱡᱟᱦᱟᱸᱭ ᱫᱚᱠᱚ ᱢᱮᱛᱟᱭᱟ ᱡᱤᱭᱚᱫ ᱵᱚᱸᱜᱟ ᱯᱟᱹᱨᱥᱤ ᱡᱤᱛᱠᱟᱹᱨᱤᱭᱟᱹ ᱯᱟᱹᱨᱥᱤ ᱦᱩᱞᱜᱟᱹᱨᱤᱭᱟᱹ ᱥᱟᱞᱠᱷᱟᱱ ᱢᱩᱨᱢᱩ ᱛᱚ ᱩᱱᱤᱭᱟᱜ ᱟᱹᱭᱩᱨ ᱛᱮᱜᱮ ᱩᱱᱤᱭᱟᱜ ᱥᱩᱛᱩᱜ ᱛᱮᱜᱮ ᱛᱮᱦᱮᱧ ᱫᱩ ᱛᱟᱹᱨᱤᱠᱷ ᱨᱮ ᱟᱥᱟᱢ ᱞᱮ ᱪᱟᱞᱟᱜ ᱞᱟᱹᱜᱤᱫ ᱚᱱᱟ ᱪᱟᱨ ᱛᱟᱹᱨᱤᱠᱷ ᱨᱮ ᱚᱸᱰᱮ ᱟᱵᱚᱣᱟᱜ ᱯᱨᱳᱜᱨᱟᱢ ᱢᱮᱱᱟᱜ ᱠᱟᱫᱟ ᱟᱵᱚᱣᱟᱜ ᱡᱟᱦᱟᱸ ᱫᱚ ᱟᱵᱚ ᱨᱮᱱ ᱥᱟᱱᱛᱟᱲ ᱮᱥᱴᱤ ᱡᱩᱲᱩ ᱱᱤᱛ ᱯᱚᱨᱡᱚᱱᱛᱚ ᱟᱹᱣᱨᱤ ᱠᱚ ᱧᱟᱢᱟ ᱚᱱᱟ ᱥᱟᱶᱛᱮ ᱟᱵᱚᱣᱟᱜ ᱫᱷᱚᱨᱚᱢ ᱠᱳᱰ ᱱᱤᱛ ᱯᱚᱨᱡᱚᱱᱛᱚ ᱟᱹᱣᱨᱤ ᱞᱟᱹᱜᱩᱜ ᱛᱟᱵᱚᱱᱟ ᱛᱚ ᱚᱱᱟ ᱞᱟᱹᱜᱤᱫ ᱟᱥᱟᱢ ᱛᱮ ᱪᱟᱞᱟᱜ ᱦᱩᱭᱩᱜ ᱠᱟᱱᱟ ᱛᱚ ᱢᱮᱱᱠᱷᱟᱱ ᱥᱟᱱᱟᱢ ᱠᱚ ᱱᱚᱣᱟ ᱤᱭᱩᱴᱩᱵᱽ ᱨᱮ ᱡᱚᱲᱟᱣ ᱛᱟᱦᱮᱱ ᱛᱟᱵᱚᱱ ᱯᱮ ᱟᱨ ᱧᱮᱞ ᱛᱟᱵᱚᱱ ᱯᱮ ᱱᱚᱣᱟ ᱟᱥᱟᱢ ᱪᱟᱞᱟᱜ ᱨᱮᱱᱟᱜ ᱡᱚᱛᱚ ᱨᱚᱠᱚᱢᱟᱜ ᱵᱷᱤᱰᱤᱭᱳ ᱵᱚᱱ ᱧᱮᱞ ᱧᱟᱢ ᱫᱟᱲᱮᱭᱟᱜᱼᱟ ᱟᱨ ᱟᱵᱚᱣᱟᱜ ᱪᱮᱫ ᱪᱤᱠᱟᱹᱜ ᱠᱟᱱᱟ ᱟᱵᱚᱣᱟᱜ ᱛᱤᱱ ᱥᱟᱺᱜᱤᱧ ᱛᱚ ᱱᱚᱣᱟ ᱵᱟᱨᱮ ᱛᱮᱦᱚᱸ ᱱᱚᱣᱟ ᱪᱮᱱᱮᱞ ᱨᱮ ᱡᱚᱛᱚ ᱟᱯᱰᱮᱴ ᱦᱤᱡᱩᱜᱼᱟ ᱛᱚ ᱞᱟᱛᱟᱨ ᱨᱮᱵᱚ ᱛᱟᱭᱚᱢ ᱥᱮᱫ ᱨᱮᱵᱚᱱ ᱧᱮᱞ ᱫᱟᱲᱮᱭᱟᱠᱚ ᱠᱟᱱᱟ ᱟᱵᱚ ᱨᱮᱱ ᱫᱷᱚᱨᱚᱢ ᱫᱩᱞᱟᱹᱲᱤᱭᱟᱹ ᱥᱟᱶᱛᱟ ᱫᱩᱞᱟᱹᱲᱤᱭᱟᱹ ᱢᱮᱱᱟᱜ ᱠᱚᱛᱟ ᱵᱚᱱᱟ ᱛᱟᱭᱚᱢ ᱥᱮᱫ ᱵᱚᱱ ᱧᱮᱞ ᱧᱟᱢᱮᱫ ᱠᱚᱣᱟ ᱚᱱᱠᱟ ᱞᱮᱠᱟᱨᱮ ᱱᱚᱰᱮ ᱛᱚ ᱟᱨ ᱮᱠᱴᱩ ᱯᱚᱨᱮ ᱠᱷᱟᱱ ᱞᱮ ᱟᱞᱮ ᱚᱸᱰᱮ ᱠᱷᱚᱱ ᱟᱥᱟᱱᱥᱳᱞ ᱞᱮ ᱪᱟᱞᱟᱜᱼᱟ ᱚᱸᱰᱮ ᱠᱷᱚᱱ ᱰᱟᱭᱨᱮᱠᱴ ᱴᱨᱮᱱ ᱢᱮᱱᱟᱜ ᱠᱟᱫᱟ ᱜᱳᱦᱟᱴᱤ ᱛᱮ